ᱫᱚᱵᱚᱱ ᱞᱟᱹᱭᱟ ᱚᱠᱟ ᱫᱚ ᱵᱟᱵᱚᱱ ᱞᱟᱹᱭᱟ ᱚᱱᱟ ᱠᱚ ᱵᱟᱠᱷᱨᱟ ᱛᱮᱱᱟᱜ ᱠᱟᱹᱴᱤᱡ ᱛᱟᱞᱟᱝ ᱞᱟᱹᱭ ᱧᱚᱜ ᱵᱤᱱ ᱛᱮᱦᱮᱧᱟᱜ ᱱᱚᱰᱮ ᱟᱞᱮ ᱦᱚᱸ ᱢᱟᱹᱡᱷᱤ ᱵᱟᱵᱟ ᱟᱡᱟᱜ ᱫᱟᱭᱟ ᱫᱩᱞᱟᱹᱲ ᱛᱮᱱᱟᱜ ᱱᱚᱰᱮ ᱢᱤᱫᱴᱮᱱ ᱞᱮ ᱫᱩᱲᱩᱵ ᱟᱠᱟᱱᱟ ᱚᱱᱟ ᱠᱚᱫᱚ ᱪᱮᱫ ᱠᱷᱟᱹᱛᱤᱨ ᱛᱮᱵᱚᱱ ᱫᱩᱲᱩᱵ ᱞᱮᱱᱟ ᱚᱱᱟ ᱠᱚ ᱠᱟᱹᱴᱤᱡ ᱱᱩᱭ ᱜᱚᱢᱠᱮ ᱵᱚᱱ ᱠᱩᱞᱤ ᱧᱚᱜ ᱜᱮᱭᱟ ᱟᱢᱟᱜ ᱠᱟᱹᱴᱤᱡ ᱩᱯᱨᱩᱢ ᱞᱟᱹᱭ ᱧᱚᱜ ᱛᱟᱢ ᱡᱚᱦᱟᱨ ᱜᱮ ᱟᱹᱞᱤᱧ ᱵᱟᱞᱮᱥᱚᱨ ᱡᱤᱞᱟ ᱱᱤᱲᱟᱹᱨᱤ ᱟᱭᱴᱤᱰᱤ ᱵᱞᱚᱠ ᱥᱚᱡᱽᱱᱟᱲ ᱜᱨᱟᱢ ᱯᱚᱧᱪᱟᱭᱮᱛ ᱴᱚᱞᱟ ᱧᱩᱛᱩᱢ ᱦᱩᱭᱮᱱ ᱛᱟᱞᱮᱭᱟ ᱯᱟᱬᱵᱚᱱ ᱡᱮᱦᱮᱛᱩ ᱛᱮᱦᱮᱧ ᱯᱟᱬᱵᱚᱱ ᱴᱚᱞᱟ ᱨᱤᱱᱤᱡ ᱢᱟᱺᱡᱷᱤ ᱵᱟᱵᱟ ᱦᱚᱦᱚ ᱫᱩᱲᱩᱵ ᱞᱮᱫ ᱞᱮᱭᱟ ᱡᱮ ᱟᱵᱚ ᱥᱚᱢᱟᱡᱽ ᱨᱮᱱᱟᱜ ᱥᱟᱶᱛᱟ ᱵᱟᱠᱷᱨᱟ ᱛᱮ ᱠᱤᱪᱷᱤ ᱠᱤᱪᱷᱩ ᱜᱩᱲᱟᱭ ᱠᱟᱛᱷᱟᱭ ᱨᱚᱲ ᱟᱸᱡᱚᱢᱟᱫ ᱞᱮᱭᱟ ᱛᱚ ᱚᱱᱟ ᱵᱷᱤᱛᱤᱨ ᱨᱮ ᱛᱮᱦᱮᱧ ᱡᱟᱦᱟᱸᱭ ᱢᱟᱺᱡᱷᱤ ᱵᱟᱵᱟᱭ ᱨᱚᱲ ᱨᱚᱲ ᱟᱸᱡᱚᱢᱟᱫ ᱞᱮᱭᱟᱭ ᱛᱚ ᱚᱱᱟ ᱠᱚ ᱠᱟᱛᱷᱟ ᱫᱚᱞᱤᱧ ᱞᱟᱹᱭ ᱵᱩᱴᱟᱹ ᱧᱚᱜᱮᱜᱼᱟ ᱛᱚ ᱛᱮᱦᱮᱧ ᱢᱟᱺᱡᱷᱤ ᱵᱟᱵᱟᱭ ᱜᱟᱞᱢᱟᱨᱟᱣ ᱠᱮᱫ ᱛᱟᱞᱮᱭᱟᱭ ᱡᱮ ᱱᱚᱜᱼᱚᱭ ᱦᱤᱡᱩᱜ ᱠᱟᱱ ᱱᱚᱜᱼᱚᱭ ᱪᱟᱹᱞᱩ ᱟᱠᱟᱱ ᱫᱩᱭ ᱦᱟᱡᱟᱨ ᱪᱷᱟᱵᱵᱤᱥ ᱢᱚᱥᱤᱭᱟ ᱡᱚᱱᱚᱜᱚᱱᱚᱱᱟ ᱚᱱᱟ ᱡᱚᱱᱚᱜᱚᱱᱚᱱᱟ ᱨᱮ ᱟᱵᱚᱣᱟᱜ ᱫᱷᱚᱨᱢᱚ ᱟᱵᱚᱣᱟᱜ ᱫᱷᱚᱨᱚᱢ ᱛᱟᱵᱚᱱ ᱪᱮᱫ ᱚᱱᱟ ᱫᱷᱚᱨᱚᱢ ᱵᱟᱠᱷᱨᱟᱭ ᱛᱷᱩᱛᱤ ᱜᱟᱞᱢᱟᱨᱟᱣᱟᱫ ᱞᱮᱭᱟ ᱛᱚ ᱚᱱᱟ ᱫᱷᱚᱨᱚᱢ ᱵᱟᱠᱷᱨᱟ ᱡᱮᱦᱮᱛᱩ ᱜᱟᱞᱢᱟᱨᱟᱣᱟᱫ ᱞᱮᱫᱚ ᱚᱱᱟ ᱫᱷᱚᱨᱚᱢ ᱫᱚᱭ ᱞᱟᱹᱭ ᱵᱩᱴᱟᱹᱣᱟᱫ ᱞᱮᱭᱟ ᱡᱮ ᱟᱵᱚ ᱥᱟᱱᱛᱟᱲ ᱢᱟᱹᱱᱢᱤᱭᱟᱜ ᱫᱷᱚᱨᱚᱢ ᱫᱚ ᱦᱩᱭᱮᱱ ᱛᱟᱵᱚᱱᱟ ᱥᱟᱨᱱᱟ ᱫᱷᱚᱨᱚᱢ ᱛᱚ ᱯᱟᱹᱦᱤᱞ ᱥᱮᱫᱟᱭ ᱠᱷᱚᱡᱟᱜ ᱢᱟ ᱟᱵᱚ ᱢᱟ ᱦᱤᱱᱫᱩ ᱫᱷᱚᱨᱚᱢ ᱨᱮᱠᱚ ᱚᱞ ᱟᱹᱜᱩ ᱟᱠᱟᱫ ᱵᱚᱱᱟ ᱛᱚ ᱚᱱᱟ ᱱᱤᱛᱚᱜ ᱡᱮ ᱱᱚᱜᱼᱚᱭ ᱡᱚᱱᱚᱜᱚᱱᱟ

ᱟᱭᱳ ᱦᱚᱲ ᱠᱟᱹᱴᱤᱡ ᱟᱹᱵᱤᱱᱟᱜ ᱩᱯᱨᱩᱢ ᱠᱟᱹᱴᱤᱡ ᱞᱟᱹᱭ ᱧᱚᱜ ᱵᱤᱱ ᱟᱨ ᱱᱚᱣᱟ ᱠᱚ ᱵᱟᱠᱷᱨᱟ ᱛᱮ ᱱᱚᱣᱟ ᱡᱚᱱᱚᱜᱚᱬᱱᱟ ᱵᱟᱠᱷᱨᱟ ᱛᱮ ᱚᱠᱟ ᱫᱚᱵᱚᱱ ᱮᱢᱟ ᱚᱠᱟ ᱨᱮᱫᱚ ᱚᱠᱟ ᱫᱚᱵᱚᱱ ᱞᱟᱹᱭᱟ ᱚᱠᱟ ᱫᱚ ᱵᱟᱵᱚᱱ ᱞᱟᱹᱭᱟ ᱚᱱᱟ ᱠᱚ ᱵᱟᱠᱷᱨᱟ ᱛᱮᱱᱟᱜ ᱠᱟᱹᱴᱤᱡ ᱛᱟᱞᱟᱝ ᱞᱟᱹᱭ ᱧᱚᱜ ᱵᱤᱱ ᱥᱟᱱᱟᱢ ᱠᱚᱜᱮ ᱡᱚᱦᱟᱨ ᱟᱹᱞᱤᱧ ᱫᱚ ᱥᱟᱱᱟᱢ ᱠᱚᱜᱮ ᱡᱚᱦᱟᱨ ᱟᱹᱞᱤᱧ ᱫᱚ ᱞᱚᱠᱷᱢᱤ ᱢᱩᱨᱢᱩ ᱟᱹᱛᱩ ᱛᱟᱹᱞᱤᱧ ᱫᱚ ᱯᱟᱲᱵᱚᱱᱫ ᱯᱟᱲᱵᱚᱸᱫᱽ ᱢᱟᱹᱡᱷᱤ ᱵᱟᱵᱟ ᱦᱚᱯᱚᱱ ᱮᱨᱟ ᱟᱫᱚ ᱮᱱᱠᱷᱟᱱ ᱛᱮᱦᱮᱧ ᱯᱟᱲᱵᱚᱸᱫᱽ ᱢᱟᱹᱡᱷᱤ ᱵᱟᱵᱟ ᱢᱤᱫᱴᱤᱡ ᱫᱩᱲᱩᱵ ᱜᱚᱴᱟ ᱞᱮ ᱫᱩᱫᱮᱞᱟ ᱟᱫ ᱞᱮᱭᱟ ᱟᱡ ᱨᱮᱱ ᱦᱚᱯᱚᱱ ᱦᱚᱯᱚᱱ ᱮᱨᱟ ᱠᱚ ᱟᱫᱚ ᱚᱱᱟᱨᱮ ᱱᱟᱦᱟᱜ ᱱᱚᱣᱟ ᱫᱩᱭ ᱦᱟᱡᱟᱨ ᱪᱷᱚᱵᱵᱤᱥ ᱨᱮ ᱢᱤᱫᱴᱟᱝ ᱡᱚᱱᱚᱜᱚᱬᱚᱱᱟ ᱥᱮᱴᱮᱨᱚᱜ ᱠᱟᱱ ᱛᱟᱵᱚᱱᱟ ᱟᱫᱚ ᱮᱱᱠᱷᱟᱱ ᱚᱱᱟ ᱡᱚᱱᱚᱜᱚᱬᱚᱱᱟ ᱨᱮ ᱟᱫᱚ ᱟᱵᱚ ᱠᱚᱫᱚ ᱱᱟᱦᱟᱜ ᱟᱵᱚᱣᱟᱜ ᱫᱷᱚᱨᱚᱢ ᱠᱚ ᱯᱟᱞᱮ ᱵᱚᱱ ᱦᱤᱲᱤᱧ ᱵᱟᱲᱟ ᱞᱮᱫᱼᱟ ᱮᱱᱠᱷᱟᱱ ᱚᱱᱟ ᱠᱚᱫᱚ ᱟᱫᱚ ᱱᱤᱛᱚᱜ ᱫᱚ ᱢᱮᱫ ᱢᱟᱨᱥᱟᱞ ᱛᱮᱵᱚᱱ ᱫᱤᱥᱟᱹ ᱤᱫᱤ ᱠᱮᱫ ᱛᱟᱵᱚᱱ ᱠᱷᱟᱱ ᱟᱫᱚ ᱟᱵᱚ ᱫᱚ ᱥᱟᱨᱱᱟ ᱫᱷᱚᱨᱚᱢ ᱢᱮᱱ ᱛᱮᱜᱮ ᱱᱟᱦᱟᱜ ᱞᱮᱠᱷᱟ ᱡᱚᱠᱷᱟ ᱨᱮᱵᱚᱱ ᱛᱟᱦᱮᱱᱟ ᱢᱮᱱᱛᱮ ᱱᱟᱦᱟᱜ ᱟᱥᱟ ᱞᱤᱧ ᱫᱚᱦᱚ ᱟᱠᱟᱫᱼᱟ ᱟᱫᱚ ᱱᱤᱱᱟᱹᱜ ᱜᱮᱞᱤᱧ ᱞᱟᱹᱭᱮᱫᱼᱟ ᱡᱚᱦᱟᱨ ᱜᱮ